ᱥᱟᱱᱟᱢ ᱧᱮᱧᱮᱞᱤᱭᱟᱹ ᱵᱚᱭᱦᱟ ᱠᱚ ᱡᱚᱦᱟᱨ ᱜᱮ ᱛᱟᱵᱚ ᱵᱚᱭᱦᱟ ᱥᱩᱢᱩᱝ ᱫᱚ ᱵᱟᱝᱟ ᱵᱩᱦᱤᱱ ᱠᱚᱦᱚᱸ ᱥᱟᱱᱟᱢ ᱠᱚᱜᱮ ᱡᱚᱦᱟᱨ ᱥᱟᱹᱜᱩᱱ ᱥᱮᱛᱟᱜ ᱟᱨ ᱱᱤᱛᱚᱝ ᱯᱟᱠᱟ ᱯᱟᱹᱠᱤ ᱱᱚᱴᱟ ᱦᱩᱭᱩᱜ ᱠᱟᱱᱟ ᱛᱮᱦᱮᱧ ᱫᱚ ᱛᱟᱵᱚ ᱡᱟᱱᱩᱣᱟᱨᱤ ᱚᱴᱷᱨᱚ ᱛᱟᱹᱨᱤᱠᱷ ᱵᱩᱫᱷᱚᱵᱟᱨ ᱟᱵᱚ ᱥᱟᱱᱛᱟᱲ ᱛᱮᱫᱚ ᱥᱟᱹᱜᱩᱱ ᱢᱟᱦᱟ ᱥᱟᱹᱜᱩᱱ ᱢᱟᱦᱟ ᱠᱟᱱᱟ ᱟᱫᱚ ᱜᱟᱹᱲᱤ ᱠᱚᱫᱚ ᱦᱚᱞᱟ ᱨᱮ ᱪᱟᱵᱟᱭᱮᱱᱟ ᱯᱮ ᱢᱟᱦᱟ ᱜᱟᱹᱲᱤ ᱛᱮᱦᱮᱧ ᱫᱚ ᱡᱩᱫᱤ ᱵᱚ ᱜᱟᱹᱲᱤᱭᱟ ᱯᱩᱱ ᱢᱟᱦᱟ ᱦᱩᱭᱩᱜᱼᱟ ᱛᱚ ᱢᱤᱢᱤᱫᱴᱟᱝ ᱠᱚᱨᱮ ᱢᱟ ᱢᱚᱬᱮ ᱢᱟᱦᱟ ᱦᱚᱸᱠᱚ ᱜᱟᱹᱲᱤᱭᱟ ᱟᱫᱚ ᱟᱹᱛᱩ ᱨᱮᱱ ᱠᱚᱲᱟ ᱠᱚᱠᱚ ᱢᱮᱱᱮᱫᱼᱟ ᱛᱮᱦᱮᱧ ᱫᱚ ᱟᱹᱛᱩ ᱨᱮ ᱟᱵᱚ ᱵᱚ ᱜᱟᱹᱲᱤᱭᱟ ᱛᱚ ᱪᱮᱫ ᱪᱤᱠᱟᱹᱜ ᱠᱟᱱᱟ ᱧᱮᱞ ᱟᱵᱚ ᱛᱮᱦᱮᱧ ᱱᱚᱜᱼᱚᱭ ᱱᱤᱛᱚᱝ ᱱᱚᱴᱟ ᱦᱩᱭᱮᱱ ᱨᱮᱦᱚᱸ ᱵᱚᱭᱦᱟ ᱯᱩᱨᱟᱹ ᱪᱟᱸᱫᱚ ᱜᱮ ᱵᱟᱭ ᱧᱮᱞᱚᱜ ᱠᱟᱱᱟ ᱨᱤᱢᱤᱞ ᱟᱠᱟᱫ ᱟᱭ ᱫᱟᱜᱟᱭ ᱯᱟᱞᱮᱱᱚᱜ ᱱᱚᱛᱮ ᱧᱮᱞ ᱯᱮ ᱵᱟᱭ ᱧᱮᱞ ᱴᱷᱤᱠᱟᱹ ᱫᱷᱟᱨᱟᱜ ᱠᱟᱱᱟ ᱛᱚ ᱱᱤᱛᱚᱝ ᱫᱚᱵᱚ ᱫᱩᱲᱩᱵ ᱟᱠᱟᱱᱟ ᱱᱚᱜ ᱱᱚᱰᱮ ᱜᱤᱫᱽᱨᱟᱹ ᱠᱚ ᱛᱟᱵᱚ ᱯᱟᱲᱦᱟᱣ ᱵᱟᱲᱟᱭᱮᱫ ᱠᱚ ᱞᱟᱹᱭ ᱵᱟᱲᱟ ᱟᱠᱚ ᱠᱟᱹᱱᱟᱹᱧ ᱱᱚᱛᱮ ᱨᱮ ᱫᱩᱲᱩᱵ ᱛᱤᱸᱜᱩ ᱟᱠᱟᱱᱟ ᱠᱚ ᱛᱮᱦᱮᱧ ᱫᱚ ᱠᱚᱢ ᱜᱮᱠᱚ ᱦᱮᱡ ᱟᱠᱟᱱᱟ ᱟᱫᱚᱞᱮ ᱚᱞᱚᱜ ᱠᱟᱱᱟ ᱛᱮᱦᱮᱧ ᱢᱟ ᱥᱠᱩᱞ ᱦᱟᱸᱜ ᱱᱚᱴᱟ ᱯᱟᱠᱟ ᱯᱟᱹᱠᱤ ᱟᱫᱚ ᱞᱮ ᱪᱷᱩᱴᱤᱜ ᱞᱟᱹᱜᱤᱫ ᱮᱱᱟᱝ ᱠᱷᱚᱱ ᱞᱮ ᱚᱞᱚᱜ ᱠᱟᱱ ᱛᱟᱦᱮᱸᱫ ᱟᱨ ᱛᱮᱦᱮᱧ ᱫᱚ ᱜᱤᱫᱽᱨᱟᱹ ᱦᱚᱸ ᱠᱚᱢ ᱜᱮᱠᱚ ᱦᱮᱡ ᱟᱠᱟᱱᱟ ᱟᱨ ᱱᱟᱛᱮ ᱨᱮ ᱛᱟᱵᱚ ᱟᱹᱛᱩ ᱱᱚᱛᱮ ᱨᱮ ᱛᱟᱵᱚᱧ ᱫᱚᱠᱟᱱ ᱧᱚᱜ ᱟᱠᱟᱫᱼᱟ ᱱᱚᱛᱮ ᱫᱚᱠᱟᱱ ᱦᱚᱸ ᱥᱩᱨ ᱜᱮᱭᱟ ᱦᱟᱱᱮ ᱫᱩᱣᱟᱹᱨ ᱯᱟᱞᱱᱚᱜ ᱯᱮ ᱧᱮᱞ ᱧᱟᱢᱮᱫᱼᱟ ᱦᱮᱸ ᱤᱧ ᱫᱚ ᱱᱚᱛᱮ ᱨᱮ ᱴᱤᱭᱩᱥᱚᱱ ᱦᱚᱧ ᱯᱟᱲᱦᱟᱣ ᱠᱚᱣᱟ ᱟᱨ ᱱᱚᱛᱮ ᱫᱚᱠᱟᱱ ᱥᱮᱫ ᱦᱚᱸ ᱵᱟᱨ ᱥᱮᱫ ᱤᱧ ᱱᱚᱡᱚᱨᱟ ᱟᱫᱚ ᱱᱚᱜᱼᱚ ᱱᱚᱝᱠᱟ ᱛᱟᱵᱚ ᱤᱧᱟᱹᱜ ᱰᱮᱞᱤ ᱞᱟᱭᱤᱯᱷ ᱫᱚ ᱟᱪᱪᱷᱟ ᱴᱷᱤᱠ ᱜᱮ ᱱᱤᱛᱚᱜ ᱱᱟᱦᱟᱜ ᱫᱚᱠᱟᱱ ᱦᱚᱸ ᱛᱟᱵᱚᱧ ᱫᱮᱠᱷᱟᱣ ᱟᱯᱮᱭᱟ ᱟᱨ ᱱᱚᱛᱮ ᱨᱮ ᱚᱞᱚᱜ ᱠᱟᱱᱟ ᱦᱟᱯᱮ ᱚᱞ ᱵᱷᱟᱜᱟᱣ ᱞᱮᱱ ᱜᱮᱞᱮ ᱤᱱᱟᱹ ᱛᱟᱭᱚᱢ ᱱᱟᱦᱟᱜ ᱫᱚᱠᱟᱱ ᱵᱚ ᱪᱟᱞᱟᱜᱼᱟ ᱚᱱᱛᱮ ᱨᱮ ᱩᱱᱤ ᱛᱟᱨᱟ ᱢᱤᱫᱴᱤᱡ ᱛᱟᱞᱮ ᱟᱹᱰᱤ ᱢᱟᱨᱟᱝ ᱚᱞᱚᱜ ᱜᱤᱫᱽᱨᱟᱹ ᱪᱤᱞᱤ ᱵᱟᱹᱵᱩ ᱛᱟᱵᱚ ᱧᱩᱛᱩᱢᱟᱢᱟ ᱟᱢ ᱫᱚ ᱪᱟᱸᱫᱚ ᱪᱟᱸᱫᱚ ᱧᱩᱛᱩᱢᱟᱢᱟ ᱧᱩᱛᱩᱢ ᱫᱚ ᱪᱟᱸᱫᱚ ᱤᱠᱷᱟᱹᱱ ᱛᱮᱦᱮᱧ ᱢᱟ ᱵᱷᱟᱹᱭ ᱪᱟᱸᱫᱚ ᱢᱟ ᱵᱟᱭ ᱧᱮᱞᱚᱜ ᱠᱟᱱ ᱫᱚ ᱥᱮᱨᱢᱟ ᱨᱮᱢᱟ ᱨᱤᱢᱤᱞ ᱟᱠᱟᱫ ᱜᱮᱫᱚᱭ ᱦᱮᱸ ᱥᱮᱨᱢᱟ ᱨᱤᱱᱤᱡ ᱪᱟᱸᱫᱚ ᱜᱮᱥᱮ ᱵᱟᱭ ᱧᱮᱞᱚᱜ ᱠᱟᱱᱟ ᱱᱩᱭ ᱪᱟᱸᱫᱚ ᱫᱚ ᱛᱟᱵᱚ ᱱᱩᱜᱼᱩᱭ ᱮ ᱧᱮᱞᱚᱜ ᱠᱟᱱᱟ ᱛᱤᱱᱟᱹᱜ ᱨᱮᱢ ᱚᱞᱚᱜ ᱠᱟᱱᱟ ᱢᱟ ᱞᱟᱹᱭ ᱧᱚᱜ ᱟᱠᱚ ᱢᱮ ᱛᱤᱱ ᱨᱮ ᱟᱪᱪᱷᱟ ᱢᱟᱥᱮ ᱛᱟᱵᱚ ᱟᱢᱟᱜ ᱩᱯᱨᱩᱢ ᱞᱟᱹᱭ ᱧᱚᱜᱽ ᱢᱮ ᱟᱢᱟᱜ ᱧᱩᱛᱩᱢ ᱞᱟᱹᱭ ᱢᱮ ᱟᱢ ᱵᱟᱵᱟ ᱧᱩᱛᱩᱢ ᱟᱹᱛᱩ ᱧᱩᱛᱩᱢ ᱤᱥᱠᱩᱞ ᱧᱩᱛᱩᱢ ᱡᱚᱛᱚ ᱞᱟᱹᱭ ᱧᱚᱜᱽ ᱢᱮ ᱟᱨ ᱡᱚᱦᱟᱨ ᱧᱚᱜ ᱟᱠᱚ ᱢᱮ ᱡᱚᱦᱟᱨ ᱜᱮ ᱠᱷᱚᱱ ᱮᱦᱚᱵ ᱢᱮ ᱡᱚᱦᱟᱨ ᱜᱮ ᱤᱧᱟᱹᱜ ᱧᱩᱛᱩᱢ ᱪᱟᱸᱫᱚ ᱤᱧ ᱵᱟᱵᱟᱣᱟᱜ ᱧᱩᱛᱩᱢ ᱱᱟᱨᱟᱭᱚᱱ ᱤᱧ ᱟᱭᱳᱣᱟᱜ ᱧᱩᱛᱩᱢ ᱥᱩᱱᱫᱚᱨᱤ ᱟᱹᱛᱩ ᱧᱩᱛᱩᱢ ᱜᱩᱢᱤᱫ ᱦᱩᱸ ᱛᱤᱱᱟᱹᱜ ᱨᱮᱢ ᱚᱞᱚᱜ ᱠᱟᱱᱟ ᱟᱨ ᱯᱳᱥᱴ ᱚᱯᱷᱤᱥ ᱠᱚ ᱛᱷᱟᱱᱟ ᱠᱚ ᱡᱚᱛᱚ ᱛᱟᱵᱚ ᱞᱟᱹᱭᱟᱠᱚ ᱢᱮ ᱢᱟ ᱯᱮ ᱪᱟᱱᱟᱪ ᱨᱮ ᱯᱮ ᱪᱟᱱᱟᱪ ᱨᱮᱢ ᱚᱞᱚᱜ ᱠᱟᱱᱟ ᱢᱟᱱᱮ ᱠᱞᱟᱥ ᱛᱷᱨᱤ ᱟᱫᱚ ᱚᱞ ᱪᱤᱠᱤ ᱛᱮ ᱦᱚᱸᱞᱮ ᱚᱞᱚᱜᱼᱟ ᱛᱚ ᱟᱫᱚ ᱚᱱᱟ ᱪᱤᱠᱤ ᱛᱮ ᱛᱟᱵᱚᱱᱮ ᱞᱟᱹᱭ ᱟᱵᱚᱱ ᱠᱟᱱᱟ ᱫᱤᱠᱩ ᱥᱠᱩᱞ ᱨᱮᱫᱚ ᱯᱮ ᱪᱟᱱᱟᱪ ᱨᱮᱢ ᱚᱞᱚᱜ ᱠᱟᱱᱟ ᱠᱞᱟᱥ ᱛᱷᱨᱤ ᱨᱮ ᱵᱟᱪᱮ ᱦᱳᱭ ᱟᱪᱪᱷᱟ ᱟᱹᱛᱩ ᱧᱩᱛᱩᱢ ᱞᱟᱹᱭ ᱢᱮ ᱛᱟᱵᱚ ᱯᱳᱥᱴ ᱚᱯᱷᱤᱥ ᱧᱩᱛᱩᱢ ᱠᱚ ᱪᱮᱫ ᱪᱮᱫ ᱠᱚ ᱡᱮᱞᱟ ᱠᱚ ᱟᱨ ᱨᱟᱡᱽᱡᱚ ᱠᱚ ᱧᱩᱛᱩᱢ ᱠᱚ ᱞᱟᱹᱭ ᱢᱮ ᱫᱮᱥᱚ ᱧᱩᱛᱩᱢ ᱠᱚ ᱢᱟᱥᱮ ᱞᱟᱹᱭ ᱧᱚᱜᱽ ᱢᱮ ᱫᱮᱥᱚ ᱫᱚ ᱵᱷᱟᱨᱚᱛ ᱦᱮᱸ ᱯᱳᱥᱴ ᱚᱯᱷᱤᱥ ᱯᱚᱰᱷᱤᱭᱟ ᱦᱮᱸ ᱛᱷᱟᱱᱟ ᱵᱟᱫᱟᱢ ᱯᱟᱦᱟᱲ ᱟᱪᱪᱷᱟ ᱟᱨ ᱡᱮᱞᱟ ᱢᱚᱭᱩᱨᱵᱷᱚᱸᱡᱽ ᱡᱮᱞᱟ ᱢᱚᱭᱩᱨᱵᱷᱚᱸᱡᱽ ᱵᱞᱚᱠ ᱠᱩᱥᱩᱢᱤ ᱟᱪᱪᱷᱟ ᱟᱨ ᱨᱟᱡᱽᱡᱚ ᱫᱚ ᱳᱰᱤᱥᱟ ᱳᱰᱤᱥᱟ ᱚᱠᱟ ᱤᱥᱠᱩᱞ ᱨᱮ ᱵᱟᱹᱵᱩᱢ ᱚᱞᱚᱜ ᱠᱟᱱᱟ ᱞᱟᱹᱭ ᱧᱚᱜ ᱟᱠᱚ ᱢᱮ ᱛᱟᱵᱚ ᱥᱚᱨᱚᱠᱟᱨᱤ ᱯᱨᱟᱛᱷᱚᱢᱤᱠᱚ ᱵᱤᱫᱽᱫᱟᱞᱚᱭ ᱜᱳᱵᱤᱱᱫᱽᱯᱩᱨ ᱟᱪᱪᱷᱟ ᱱᱚᱣᱟ ᱫᱚ ᱚᱠᱟᱨᱮ ᱢᱮᱱᱟᱜᱼᱟ ᱟᱵᱚ ᱟᱹᱛᱩ ᱨᱮᱜᱮ ᱟᱵᱚ ᱟᱹᱛᱩ ᱟᱪᱪᱷᱟ ᱴᱷᱤᱠ ᱜᱮᱭᱟ ᱵᱚᱭᱦᱟ ᱠᱚ ᱱᱚᱜᱼᱚ ᱱᱚᱝᱠᱟ ᱜᱤᱫᱽᱨᱟᱹ ᱠᱚᱦᱚᱸ ᱱᱟᱥᱮ ᱪᱷᱚᱲᱮ ᱠᱞᱟᱥ ᱛᱷᱨᱤ ᱯᱷᱳᱨ ᱠᱞᱟᱥ ᱜᱤᱫᱽᱨᱟᱹ ᱯᱷᱟᱭᱤᱵᱷ ᱥᱤᱠᱥ ᱜᱤᱫᱽᱨᱟᱹ ᱠᱚᱦᱚᱸ ᱵᱚ ᱥᱮᱛᱟᱜ ᱵᱮᱲᱟ ᱵᱚ ᱯᱟᱲᱦᱟᱣ ᱵᱟᱲᱟ ᱧᱚᱜᱮᱫ ᱠᱚᱣᱟ ᱟᱨ ᱱᱚᱛᱮ ᱫᱚᱠᱟᱱ ᱦᱚᱸᱵᱚ ᱫᱚᱠᱟᱱ ᱧᱚᱜ ᱟᱠᱟᱫᱼᱟ ᱚᱱᱛᱮ ᱦᱚᱸᱵᱚ ᱫᱚᱠᱟᱱ ᱨᱮᱦᱚᱸ ᱵᱚ ᱫᱩᱲᱩᱵ ᱠᱟᱱᱟ ᱦᱟᱹᱱᱤ ᱵᱟᱝ ᱫᱚ ᱚᱠᱚᱭ ᱪᱚᱭ ᱦᱮᱡ ᱟᱠᱟᱱᱟ ᱫᱚᱠᱟᱱ ᱨᱮ ᱠᱚᱭᱚᱜ ᱟᱠᱟᱫᱼᱟᱭ ᱦᱮᱡ ᱟᱠᱟᱱᱟᱭ ᱪᱮ ᱚᱠᱚᱭ ᱦᱳᱭ ᱦᱮᱸ ᱦᱟᱯᱮ ᱛᱟᱵᱚᱧ ᱮᱢ ᱦᱚᱴᱚ ᱜᱚᱫ ᱟᱭ ᱨᱮᱜᱮ ᱛᱚ ᱵᱚᱭᱦᱟ ᱠᱚ ᱱᱤᱛᱚᱝ ᱫᱚ ᱫᱚᱠᱟᱱ ᱵᱷᱤᱛᱨᱤ ᱨᱮ ᱢᱮᱱᱟᱜ ᱵᱚᱱᱟ ᱫᱚᱠᱟᱱ ᱵᱚᱱ ᱧᱮᱞ ᱧᱚᱜᱟ ᱱᱚᱜᱼᱚ ᱱᱚᱝᱠᱟ ᱛᱟᱵᱚ ᱫᱚᱠᱟᱱ ᱫᱚ ᱟᱹᱛᱩ ᱫᱚᱠᱟᱱ ᱛᱟᱠᱚ ᱥᱟᱢᱟᱱ ᱠᱚ ᱱᱚᱜᱼᱚ ᱱᱚᱝᱠᱟ ᱵᱚ ᱫᱚᱦᱚ ᱟᱠᱟᱜᱼᱟ ᱜᱨᱚᱥᱟᱨᱤ ᱫᱚᱠᱟᱱ ᱞᱮᱠᱟ ᱛᱟᱵᱚ ᱢᱮᱱᱟᱜᱼᱟ ᱥᱩᱱᱩᱢ ᱥᱟᱵᱚᱱ ᱠᱚᱵᱚ ᱫᱚᱦᱚᱭᱮᱜᱼᱟ ᱟᱹᱛᱩ ᱨᱮ ᱡᱟᱦᱟᱸ ᱠᱚ ᱟᱹᱠᱷᱨᱤᱧᱮᱜᱼᱟ ᱚᱱᱠᱟᱱ ᱫᱷᱟᱨᱟ ᱥᱟᱢᱟᱱ ᱠᱚ ᱥᱩᱱᱩᱢ ᱠᱚ ᱥᱟᱵᱚᱱ ᱠᱚ ᱜᱤᱫᱽᱨᱟᱹᱣᱟᱜ ᱡᱚᱢᱟᱜ ᱜᱤᱫᱽᱨᱟᱹ ᱡᱚᱢᱟᱜ ᱠᱚ ᱟᱨ ᱱᱚᱛᱮ ᱨᱮᱫᱚ ᱱᱚᱜᱼᱚᱭ ᱢᱤᱫᱴᱤᱡ ᱡᱮᱨᱚᱠᱥ ᱟᱵᱚ ᱫᱚᱦᱚ ᱟᱠᱟᱫᱼᱟ ᱦᱩᱰᱤᱧ ᱫᱷᱟᱨᱟ ᱡᱮᱨᱚᱠᱥ ᱢᱮᱹᱥᱤᱱ ᱟᱹᱛᱩ ᱠᱚᱨᱮ ᱱᱮᱛᱟᱨ ᱢᱟ ᱡᱮᱨᱚᱠᱥ ᱦᱚᱸ ᱟᱹᱰᱤ ᱜᱮ ᱫᱚᱨᱠᱟᱨᱚᱜ ᱠᱟᱱᱟ ᱟᱨ ᱱᱚᱛᱮ ᱨᱮᱫᱚ ᱛᱟᱵᱚᱱ ᱱᱚᱜᱼᱚᱭ ᱳᱡᱚᱱ ᱢᱮᱹᱥᱤᱱ ᱟᱨ ᱱᱚᱜᱼᱚ ᱱᱚᱣᱟ ᱫᱚ ᱫᱩᱣᱟᱹᱨ ᱯᱟᱥᱴᱟ ᱱᱚᱛᱮ ᱪᱚᱠᱞᱮᱹᱴ ᱠᱚ ᱮᱢᱟᱱ ᱠᱚ ᱫᱚᱦᱚ ᱟᱠᱟᱫᱼᱟ ᱱᱚᱛᱮ ᱟᱨᱦᱚᱸ ᱵᱚᱱ ᱧᱮᱞ ᱧᱚᱜ ᱞᱮᱜᱮ ᱞᱟᱛᱟᱨ ᱨᱮ ᱱᱚᱜᱼᱚᱭ ᱟᱹᱞᱩ ᱵᱚᱨᱟ ᱠᱚ ᱢᱮᱱᱟᱜᱼᱟ ᱵᱷᱤᱛᱨᱤ ᱯᱟᱥᱴᱟ ᱨᱮ ᱱᱚᱛᱮ ᱵᱩᱞᱩᱝ ᱠᱚ ᱢᱮᱱᱟᱜᱼᱟ ᱱᱟᱦᱟᱜ ᱞᱟᱛᱟᱨ ᱥᱮᱫ ᱨᱮ ᱵᱟᱭ ᱧᱮᱞ ᱧᱟᱢᱚᱜ ᱠᱟᱱᱟ ᱯᱟᱞᱮᱱ ᱱᱮᱛᱟᱨ ᱦᱟᱱᱟ ᱵᱷᱤᱛᱨᱤ ᱥᱮᱫ ᱨᱮ ᱵᱩᱞᱩᱝ ᱠᱚ ᱥᱤᱢ ᱵᱤᱞᱤ ᱴᱨᱮ ᱠᱚ ᱧᱮᱞ ᱧᱟᱢᱚᱜ ᱠᱟᱱᱟ ᱱᱚᱜᱼᱚ ᱱᱚᱝᱠᱟ ᱛᱟᱵᱚ ᱫᱚᱠᱟᱱ ᱟᱨ ᱤᱧᱟᱹᱜ ᱵᱟᱨᱮᱛᱮ ᱪᱮᱫ ᱤᱧ ᱞᱟᱹᱭ ᱟᱯᱮᱭᱟ ᱛᱟᱵᱚ ᱚᱞᱚᱜ ᱯᱚᱲᱦᱚᱱ ᱠᱚᱫᱚ ᱟᱵᱚᱣᱟᱜ ᱫᱚ ᱯᱞᱟᱥ ᱴᱩ ᱫᱷᱟᱹᱨᱤᱡ ᱯᱞᱟᱥ ᱴᱩ ᱥᱟᱭᱮᱱᱥ ᱛᱟᱦᱮᱸ ᱠᱟᱱᱟ ᱟᱨ ᱤᱱᱟᱹ ᱛᱟᱭᱚᱢ ᱫᱚ ᱰᱤᱯᱞᱳᱢᱟ ᱟᱠᱟᱫ ᱟᱵᱚ ᱠᱚᱢᱯᱩᱴᱟᱨ ᱛᱮ ᱟᱫᱚ ᱚᱲᱟᱜ ᱠᱚᱨᱮ ᱜᱮ ᱢᱮᱱᱟᱜ ᱵᱚᱱᱟ ᱥᱮᱫᱟᱭ ᱫᱚ ᱢᱟᱱᱮ ᱠᱚᱲᱟ ᱥᱚᱢᱚᱭ ᱠᱚᱲᱟ ᱥᱚᱢᱚᱭ ᱛᱟᱵᱚ ᱯᱟᱨᱚᱢᱮᱱᱟ ᱱᱚᱣᱟ ᱵᱚᱦᱚᱜ ᱩᱵ ᱠᱚᱦᱚᱸ ᱵᱚᱦᱚᱜ ᱩᱵ ᱞᱤᱧ ᱢᱮᱱᱮᱫ ᱠᱮᱣᱟ ᱩᱵ ᱠᱚᱦᱚᱸ ᱱᱚᱜᱼᱚᱭ ᱯᱩᱸᱰ ᱮᱱᱟ ᱟᱫᱚ ᱠᱚᱲᱟ ᱡᱚᱦᱚᱜ ᱠᱚᱫᱚ ᱟᱵᱚ ᱦᱚᱸ ᱵᱚᱞ ᱠᱚ ᱠᱨᱤᱠᱮᱴ ᱠᱚ ᱟᱹᱰᱤ ᱵᱚᱦᱚᱜ ᱜᱮᱵᱚ ᱮᱱᱮᱡ ᱛᱟᱦᱮᱸᱫ ᱟᱛᱳ ᱠᱚᱲᱟ ᱠᱚ ᱥᱟᱶ ᱟᱨ ᱰᱨᱟᱢᱟ ᱠᱚᱦᱚᱸ ᱵᱚᱱ ᱫᱟᱬᱟᱱ ᱛᱟᱦᱮᱸᱫ ᱟᱹᱰᱤ ᱯᱚᱦᱚᱸ ᱜᱮ ᱚᱱᱟ ᱠᱚᱨᱮ ᱫᱚ ᱟᱹᱰᱤ ᱵᱚᱱ ᱨᱟᱹᱥᱠᱟᱹᱜ ᱛᱟᱦᱮᱸᱫ ᱟᱫᱚ ᱱᱤᱛᱚᱝ ᱵᱚᱭᱚᱥ ᱠᱚ ᱯᱟᱨᱚᱢᱮᱱᱟ ᱟᱨ ᱚᱲᱟᱜ ᱫᱩᱣᱟᱹᱨ ᱜᱷᱟᱨᱚᱸᱡᱽ ᱱᱤᱛᱚᱝ ᱚᱲᱟᱜ ᱫᱩᱣᱟᱹᱨ ᱠᱚ ᱥᱟᱢᱵᱽᱲᱟᱣ ᱦᱩᱭᱩᱜ ᱠᱟᱱᱟ ᱟᱫᱚ ᱥᱩᱨ ᱠᱚᱨᱮ ᱱᱮᱛᱟᱨ ᱡᱩᱫᱤ ᱵᱚᱞ ᱮᱱᱮᱡ ᱠᱚ ᱠᱨᱤᱠᱮᱴ ᱮᱱᱮᱡ ᱠᱚ ᱦᱩᱭᱩᱜ ᱠᱷᱟᱱ ᱨᱟᱹᱥᱠᱟᱹ ᱠᱚᱛᱮ ᱡᱩᱫᱤ ᱢᱤᱢᱤᱫ ᱵᱮᱲᱟ ᱛᱟᱠ ᱠᱚ ᱧᱟᱢᱚᱜ ᱠᱷᱟᱱ ᱪᱟᱞᱟᱣ ᱜᱚᱫᱚᱜ ᱠᱷᱟᱱ ᱵᱚ ᱚᱱᱟ ᱠᱚᱨᱮ ᱠᱚᱢᱮᱱᱴᱨᱤ ᱠᱚᱦᱚᱸ ᱵᱚ ᱠᱚᱢᱮᱱᱴᱨᱤ ᱵᱟᱲᱟ ᱜᱚᱫᱟ ᱚᱱᱟ ᱨᱟᱹᱥᱠᱟᱹ ᱢᱮᱱᱟᱜ ᱜᱮᱭᱟ ᱟᱨ ᱪᱮᱫ ᱠᱚ ᱛᱟᱵᱚᱱ ᱤᱧ ᱵᱟᱨᱮᱛᱤᱧ ᱞᱟᱹᱭ ᱟᱯᱮᱭᱟ ᱴᱷᱤᱠ ᱜᱮᱭᱟ ᱱᱚᱣᱟ ᱫᱚᱠᱟᱱ ᱜᱮ ᱵᱟᱨᱦᱮ ᱠᱷᱚᱱ ᱦᱚᱸ ᱫᱮᱞᱟ ᱵᱚᱱ ᱧᱮᱞ ᱧᱚᱜ ᱞᱮᱜᱮ ᱵᱚ ᱱᱚᱜᱼᱚᱭ ᱱᱚᱝᱠᱟ ᱛᱟᱵᱚ ᱫᱚᱠᱟᱱ ᱫᱚ ᱵᱟᱨᱦᱮ ᱠᱷᱚᱱ ᱫᱚ ᱧᱮᱞᱚᱜ ᱠᱟᱱᱟ ᱱᱚᱜᱼᱚᱭ ᱛᱚᱨᱟ ᱛᱟᱵᱚ ᱵᱟᱨᱦᱮ ᱠᱷᱚᱱ ᱫᱚ ᱫᱚᱠᱟᱱ ᱚᱲᱟᱜ ᱟᱨ ᱱᱚᱣᱟ ᱫᱚ ᱟᱹᱛᱩ ᱨᱮᱭᱟᱜ ᱜᱚᱥᱟᱬᱮ ᱠᱟᱱᱟ ᱟᱨ ᱜᱚᱥᱟᱬᱮ ᱯᱟᱹᱪᱷᱞᱟᱹ ᱨᱮᱫᱚ ᱱᱚᱜᱼᱚᱭ ᱟᱵᱚ ᱚᱲᱟᱜ ᱟᱫᱚ ᱡᱟᱦᱟᱸ ᱛᱤᱥ ᱛᱟᱵᱚ ᱯᱮ ᱦᱤᱡᱩᱜ ᱠᱷᱟᱱ ᱱᱚᱰᱮ ᱫᱚᱠᱟᱱ ᱨᱮᱦᱚᱸ ᱦᱤᱨᱤ ᱛᱟᱨᱟᱭᱤᱧ ᱯᱮ ᱵᱟᱭ ᱪᱟᱱᱥ ᱱᱚᱛᱮ ᱠᱚ ᱡᱟᱦᱟᱸ ᱛᱤᱥ ᱯᱮ ᱦᱤᱡᱩᱜᱼᱟ ᱟᱹᱛᱩ ᱛᱟᱞᱟ ᱵᱟᱨᱟᱵᱟᱹᱨᱤ ᱨᱮ ᱛᱟᱵᱚ ᱫᱚᱠᱟᱱ ᱫᱚᱠᱟᱱ ᱥᱩᱨ ᱨᱮᱜᱮ ᱱᱚᱜᱼᱚᱭ ᱜᱳᱥᱟᱲᱮ ᱟᱨ ᱞᱚᱜᱚᱱ ᱜᱮ ᱱᱟᱜ ᱵᱚᱱ ᱧᱟᱢ ᱫᱟᱲᱮᱭᱤᱧᱟ ᱴᱷᱤᱠ ᱜᱮᱭᱟ ᱵᱚᱭᱦᱟ ᱠᱚ ᱛᱮᱦᱮᱧ ᱫᱚ ᱤᱱᱠᱟᱹ ᱜᱮᱵᱚᱱ ᱜᱟᱞᱚᱪᱟ ᱟᱨ ᱢᱤᱫ ᱫᱤᱱ ᱦᱟᱸᱜ ᱟᱨ ᱢᱤᱫᱴᱤᱱ ᱱᱟᱣᱟ ᱵᱷᱤᱰᱤᱭᱳ ᱟᱹᱜᱩ ᱠᱟᱛᱮᱫ ᱵᱚᱱ ᱦᱤᱡᱩᱜᱼᱟ ᱟᱨ ᱛᱮᱦᱮᱧ ᱢᱟ ᱥᱟᱹᱜᱩᱱ ᱢᱟᱦᱟ ᱠᱟᱱᱟ ᱛᱮᱦᱮᱧ ᱥᱟᱹᱜᱩᱱ ᱢᱟᱦᱟ ᱨᱮ ᱥᱟᱹᱜᱩᱱ ᱡᱚᱦᱟᱨ ᱮᱢ ᱠᱟᱛᱮᱫ ᱟᱵᱮᱱ ᱴᱷᱮᱱ ᱠᱷᱚᱱᱟᱜ ᱤᱧ ᱵᱤᱫᱟᱹᱭᱮᱫᱼᱟ